ᱜᱚᱝᱠᱮ ᱟᱢᱟᱜ ᱧᱩᱛᱩᱢ ᱤᱧᱟᱹᱜ ᱧᱩᱛᱩᱢ ᱫᱚ ᱜᱳᱯᱟᱞ ᱢᱩᱨᱢᱩ ᱛᱤᱦᱤᱧ ᱱᱚᱣᱟ ᱵᱟᱲᱮ ᱵᱩᱴᱟᱹ ᱨᱮ ᱟᱹᱰᱤ ᱥᱟᱸᱜᱮ ᱦᱚᱲ ᱯᱮ ᱡᱟᱣᱨᱟ ᱡᱟᱣᱨᱟ ᱞᱮᱱᱟ ᱯᱮ ᱱᱤᱭᱟᱹ ᱡᱷᱤᱱᱩᱠᱯᱩᱨ ᱟᱛᱳ ᱨᱮ ᱟᱹᱰᱤ ᱜᱟᱱ ᱢᱟᱺᱡᱷᱤ ᱵᱟᱵᱟᱧ ᱧᱮᱞ ᱠᱮᱫ ᱠᱚᱣᱟ ᱢᱮᱱᱠᱷᱟᱱ ᱪᱮᱫ ᱵᱤᱥᱚᱭ ᱛᱮᱯᱮ ᱟᱞᱳᱪᱚᱱᱟ ᱠᱮᱫᱟ ᱪᱮᱫ ᱯᱮ ᱜᱟᱞᱢᱟᱨᱟᱣ ᱠᱮᱫᱟ ᱟᱞᱮ ᱫᱚ ᱢᱟᱺᱡᱷᱤ ᱜᱟᱶᱛᱟ ᱩᱛᱛᱚᱨ ᱫᱤᱱᱟᱡᱽᱯᱩᱨ ᱯᱟᱦᱴᱟ ᱠᱷᱚᱱ ᱡᱟᱦᱟᱸ ᱫᱚ ᱥᱮᱱᱥᱟᱥ ᱠᱟᱹᱢᱤ ᱦᱚᱨᱟ ᱮᱦᱚᱵᱚᱜ ᱞᱟᱹᱜᱤᱫ ᱟᱫᱚ ᱱᱚᱣᱟ ᱥᱮᱱᱥᱟᱥ ᱨᱮ ᱟᱵᱚ ᱥᱟᱱᱛᱟᱲ ᱵᱚᱭᱦᱟ ᱫᱷᱚᱨᱚᱢ ᱠᱳᱰ ᱨᱮ ᱪᱮᱫ ᱵᱚᱱ ᱚᱞ ᱦᱚᱪᱚᱭᱟ ᱱᱚᱣᱟ ᱠᱚ ᱤᱫᱤ ᱠᱟᱛᱮ ᱡᱷᱤᱱᱩᱠᱯᱩᱨ ᱟᱛᱳ ᱨᱮ ᱛᱮᱦᱮᱧ ᱟᱹᱰᱤ ᱟᱭᱢᱟ ᱟᱛᱳ ᱨᱮᱱ ᱢᱟᱺᱡᱷᱤ ᱵᱟᱵᱟ ᱠᱚᱠᱚ ᱥᱮᱴᱮᱨᱟ ᱜᱚᱜᱚ ᱠᱚᱠᱚ ᱥᱮᱴᱮᱨᱟ ᱡᱚᱛᱚ ᱦᱚᱲᱟᱜ ᱢᱚᱪᱟᱨᱮ ᱡᱚᱛᱚ ᱦᱚᱲ ᱴᱷᱮᱱ ᱠᱷᱚᱱ ᱱᱤᱭᱟᱹᱜᱮ ᱥᱟᱵ ᱨᱟᱠᱟᱵ ᱮᱱᱟ ᱟᱵᱚ ᱫᱚ ᱥᱟᱱᱛᱟᱲ ᱠᱟᱱᱟ ᱵᱚᱱ ᱢᱟᱺᱡᱷᱤ ᱛᱷᱟᱱ ᱡᱟᱦᱮᱨ ᱛᱷᱟᱱ ᱨᱮ ᱵᱚᱸᱜᱟ ᱵᱩᱨᱩ ᱦᱚᱲ ᱠᱟᱱᱟ ᱵᱚᱱ ᱚᱱᱠᱟ ᱞᱮᱠᱟᱛᱮ ᱫᱟᱨᱟᱭ ᱠᱟᱱ ᱥᱮᱱᱥᱟᱥ ᱨᱮ ᱟᱵᱚ ᱡᱚᱛᱚ ᱦᱚᱲ ᱥᱟᱹᱨᱤ ᱫᱷᱚᱨᱚᱢ ᱢᱮᱱᱛᱮ ᱵᱚᱱ ᱠᱳᱰ ᱨᱮᱵᱚᱱ ᱚᱞ ᱦᱚᱪᱚᱭᱟ ᱱᱤᱭᱟᱹ ᱠᱚ ᱜᱟᱞᱢᱟᱨᱟᱣ ᱜᱮ ᱡᱚᱛᱚ ᱦᱚᱲᱟᱜ ᱠᱩᱨᱩᱢᱩᱴᱩ ᱫᱚ ᱟᱨ ᱚᱱᱟ ᱞᱟᱹᱜᱤᱫ ᱛᱮᱜᱮ ᱞᱮ ᱡᱟᱣᱨᱟ ᱞᱮᱱᱟ ᱠᱚ ᱟᱞᱮ ᱦᱚᱸᱞᱮ ᱥᱚᱦᱚᱨ ᱥᱮᱴᱮᱨᱟ ᱢᱟᱺᱡᱷᱤ ᱵᱟᱵᱟ ᱡᱟᱦᱟᱸ ᱛᱤᱱᱟᱹᱜ ᱠᱚ ᱡᱟᱣᱨᱟ ᱞᱮᱱ ᱩᱱᱠᱩᱣᱟᱜ ᱢᱮᱱ ᱨᱮ ᱪᱮᱫ ᱦᱩᱭᱱᱟ ᱪᱮᱫ ᱯᱮ ᱜᱚᱴᱟ ᱠᱮᱫᱟ ᱢᱟᱹᱡᱷᱤ ᱵᱟᱵᱟ ᱴᱷᱮᱱ ᱠᱷᱚᱱ ᱜᱮ ᱱᱚᱣᱟ ᱠᱚ ᱠᱟᱛᱷᱟ ᱫᱚ ᱥᱟᱵ ᱨᱟᱠᱟᱵ ᱮᱱᱟ ᱡᱚᱛᱚ ᱢᱟᱹᱡᱷᱤ ᱵᱟᱵᱟᱣᱟᱜ ᱠᱷᱚᱡ ᱠᱟᱱᱟ ᱟᱵᱚ ᱫᱚ ᱱᱤᱛ ᱫᱷᱟᱹᱵᱤᱡ ᱛᱮ ᱫᱷᱚᱨᱚᱢ ᱠᱳᱰ ᱵᱟᱵᱚᱱ ᱧᱟᱢ ᱟᱠᱟᱫᱟ ᱟᱹᱰᱤ ᱟᱭᱢᱟ ᱦᱟᱸᱰᱮ ᱱᱟᱸᱰᱮ ᱦᱟᱹᱴᱤᱧ ᱨᱮ ᱢᱮᱱᱟᱜ ᱵᱚᱱ ᱛᱮ ᱟᱫᱚ ᱚᱱᱠᱟ ᱫᱚ ᱵᱟᱝ ᱡᱟᱦᱮᱨ ᱵᱚᱸᱜᱟ ᱥᱟᱱᱛᱟᱲ ᱟᱵᱚ ᱫᱚ ᱥᱟᱹᱨᱤ ᱫᱷᱚᱨᱚᱢ ᱧᱩᱛᱩᱢ ᱛᱮᱜᱮ ᱵᱚ ᱚᱞ ᱦᱚᱪᱚᱭᱟ ᱡᱚᱛᱚ ᱦᱚᱲᱟᱜ ᱱᱚᱣᱟ ᱠᱟᱛᱷᱟ ᱨᱮ ᱯᱟᱱᱛᱮᱭᱮᱱᱟ ᱟᱹᱰᱤ ᱟᱹᱰᱤ ᱥᱟᱨᱦᱟᱣ